ᱛᱮᱦᱮᱧ ᱫᱚ ᱡᱷᱟᱞ ᱥᱩᱡᱤ ᱵᱚᱱ ᱵᱮᱱᱟᱣᱟ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱤᱭᱩᱴᱤᱭᱩᱵᱽ ᱪᱮᱱᱮᱞ ᱨᱮ ᱵᱟᱹᱴᱤ ᱨᱮ ᱥᱩᱡᱤ ᱵᱚᱱ ᱦᱟᱛᱟᱣ ᱟᱠᱟᱫᱟ ᱪᱟ ᱧᱩ ᱠᱟᱯ ᱛᱮ ᱯᱩᱱ ᱠᱟᱯ ᱞᱮᱠᱟ ᱡᱚᱛᱚ ᱥᱚᱵᱽᱡᱤ ᱜᱮ ᱟᱹᱨᱩᱵ ᱥᱟᱯᱷᱟ ᱠᱟᱛᱮᱫ ᱵᱚᱱ ᱜᱮᱫ ᱟᱠᱟᱫᱟ ᱥᱚᱵᱽᱡᱤ ᱢᱚᱫᱽᱫᱷᱮ ᱵᱚᱱ ᱦᱟᱛᱟᱣ ᱟᱠᱟᱫᱟ ᱟᱹᱞᱩ ᱵᱤᱱᱥ ᱜᱟᱡᱚᱨ ᱠᱮᱯᱥᱤᱠᱟᱢ ᱵᱟᱦᱟ ᱠᱚᱯᱷᱤ ᱟᱨ ᱱᱚᱸᱰᱮ ᱢᱮᱱᱟᱜᱼᱟ ᱡᱷᱟᱞ ᱞᱟᱹᱜᱤᱫ ᱢᱟᱹᱨᱤᱪ ᱟᱨ ᱟᱫᱟ ᱵᱚᱱ ᱠᱩᱪᱤ ᱟᱠᱟᱫᱟ ᱵᱟᱨᱭᱟ ᱠᱟᱹᱴᱤᱡ ᱠᱟᱹᱴᱤᱡ ᱵᱤᱞᱟᱹᱛᱤ ᱟᱹᱨᱩᱵ ᱥᱟᱯᱷᱟ ᱠᱟᱛᱮᱫ ᱵᱚᱱ ᱜᱮᱫ ᱟᱠᱟᱫᱟ

ᱥᱩᱱᱩᱢ ᱵᱚᱱ ᱫᱩᱞ ᱮᱫᱟ᱾ ᱥᱩᱱᱩᱢ ᱫᱚ ᱞᱚᱞᱚ ᱟᱠᱟᱱ ᱛᱟᱵᱚᱱᱟ᱾ ᱞᱟᱦᱟᱛᱮ ᱟᱹᱞᱩ ᱵᱚᱱ ᱠᱷᱟᱸᱡᱚ ᱞᱮᱜᱮ᱾ ᱟᱹᱞᱩ ᱠᱷᱟᱸᱡᱚ ᱠᱟᱛᱮ ᱱᱚᱝᱠᱟ ᱵᱚᱱ ᱦᱚᱸᱰᱟ ᱧᱚᱜ ᱮᱫᱟ᱾ ᱟᱹᱞᱩ ᱫᱚ ᱵᱷᱟᱡᱟ ᱧᱚᱜ ᱮᱱ ᱛᱟᱵᱚᱱᱟ ᱱᱤᱛᱚᱜ ᱫᱚ ᱵᱤᱱᱥ ᱵᱚᱱ ᱮᱢᱟᱜ ᱠᱟᱱᱟ ᱵᱤᱱᱥ ᱮᱢ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱵᱤᱱᱥ ᱫᱚᱵᱚᱱ ᱦᱚᱸᱰᱟ ᱵᱟᱲᱟ ᱠᱮᱫᱟ ᱤᱱᱟᱹ ᱛᱟᱭᱚᱢ ᱜᱮ ᱱᱚᱣᱟ ᱵᱟᱦᱟ ᱠᱚᱯᱷᱤ ᱵᱚᱱ ᱠᱷᱟᱸᱡᱚᱭᱮᱫᱟ ᱵᱟᱦᱟ ᱠᱚᱯᱤ ᱠᱷᱟᱸᱡᱚ ᱠᱟᱛᱮ ᱱᱚᱝᱠᱟ ᱵᱚᱱ ᱜᱷᱟᱱᱴᱟ ᱢᱮᱥᱟᱭᱮᱫᱟ ᱵᱟᱦᱟ ᱠᱚᱯᱤ ᱫᱚ ᱦᱟᱞᱠᱟ ᱵᱷᱟᱡᱟ ᱧᱚᱜ ᱮᱱ ᱛᱟᱵᱚᱱᱟ ᱜᱟᱡᱚᱨ ᱵᱚᱱ ᱢᱮᱥᱟᱭᱮᱫᱟ ᱜᱟᱡᱚᱨ ᱢᱮᱥᱟ ᱠᱟᱛᱮ ᱱᱚᱣᱟ ᱦᱚᱸᱵᱚᱱ ᱵᱷᱟᱡᱟ ᱧᱚᱜ ᱮᱫᱟ ᱤᱱᱟᱹ ᱛᱟᱭᱚᱢ ᱱᱚᱣᱟ ᱠᱮᱯᱥᱤᱠᱟᱢ ᱵᱚᱱ

ᱥᱚᱵᱽᱡᱤ ᱫᱚ ᱵᱷᱟᱡᱟ ᱟᱠᱟᱱ ᱛᱟᱵᱚᱱᱟ ᱚᱱᱮᱠᱴᱟ ᱱᱤᱛᱚᱜ ᱫᱚᱵᱚᱱ ᱟᱬᱜᱚ ᱠᱟᱜᱼᱟ ᱮᱴᱟᱜ ᱡᱟᱭᱜᱟ ᱨᱮᱵᱚᱱ ᱤᱪᱟᱹᱲ ᱠᱟᱜ ᱠᱟᱱᱟ ᱱᱚᱣᱟ ᱯᱞᱮᱴ ᱨᱮᱵᱚᱱ ᱤᱪᱟᱹᱲᱮᱫᱟ ᱵᱷᱟᱡᱟ ᱥᱚᱵᱽᱡᱤ ᱠᱚᱫᱚ ᱡᱚᱛᱚ ᱱᱚᱣᱟ ᱯᱞᱮᱴ ᱨᱮᱵᱚᱱ ᱫᱚᱦᱚ ᱦᱟᱛᱟᱲ ᱟᱠᱟᱫᱟ ᱱᱚᱣᱟ ᱠᱚᱨᱟᱭ ᱨᱮᱜᱮ ᱟᱨ ᱛᱷᱚᱲᱟ ᱥᱩᱱᱩᱢ ᱵᱚᱱ ᱫᱩᱞᱟᱜ ᱠᱟᱱᱟ ᱯᱮᱸᱭᱟᱡᱽ ᱵᱷᱟᱡᱟ ᱞᱟᱹᱜᱤᱫ ᱥᱩᱱᱩᱢ ᱫᱚ ᱞᱚᱞᱚ ᱟᱠᱟᱱ ᱛᱟᱵᱚᱱᱟ ᱞᱟᱦᱟᱛᱮ ᱱᱚᱣᱟ ᱪᱤᱱᱮ ᱵᱟᱫᱟᱢ ᱵᱚᱱ ᱵᱷᱟᱡᱟ ᱧᱚᱜ ᱞᱮᱜᱮ ᱪᱤᱱᱮ ᱵᱟᱫᱟᱢ ᱵᱷᱟᱡᱟ ᱥᱚᱢᱚᱭ ᱫᱚ ᱟᱸᱪ ᱫᱚ ᱮᱠᱫᱚᱢ ᱵᱚᱱ ᱥᱤᱢ ᱠᱟᱜᱼᱟ ᱵᱟᱝᱠᱷᱟᱱ ᱛᱟᱲᱟᱛᱟᱲᱤ ᱞᱚᱞᱚ ᱜᱚᱫᱚᱜᱼᱟ ᱪᱟᱴᱟ ᱯᱟᱴᱟᱭᱮᱱ ᱛᱟᱵᱚᱱᱟ ᱱᱤᱛᱚᱜ ᱫᱚᱵᱚᱱ ᱟᱬᱜᱚ ᱠᱟᱜᱼᱟ ᱪᱤᱱᱤ ᱵᱟᱫᱟᱢ ᱵᱷᱟᱡᱟ ᱠᱟᱛᱮ ᱱᱚᱣᱟ ᱵᱟᱹᱴᱤ ᱦᱚᱯᱚᱱ ᱨᱮᱵᱚᱱ ᱫᱚᱦᱚ ᱦᱟᱛᱟᱲ ᱟᱠᱟᱫᱟ ᱥᱩᱱᱩᱢ ᱫᱚ ᱞᱚᱞᱚ ᱜᱮ ᱛᱟᱵᱚᱱᱟ ᱛᱩᱲᱤ ᱵᱚᱱ ᱮᱢ ᱠᱮᱫᱟ ᱵᱟᱨᱭᱟ ᱨᱚᱦᱚᱲ ᱢᱟᱹᱨᱤᱪ ᱴᱩᱠᱨᱟᱹ ᱠᱟᱛᱮ ᱵᱚᱱ ᱮᱢ ᱠᱮᱫᱟ ᱢᱤᱫᱴᱟᱝ ᱛᱮᱡᱽ ᱯᱟᱛᱟ ᱨᱚᱦᱚᱲ ᱠᱟᱹᱨᱤ ᱯᱟᱛᱟ ᱵᱚᱱ ᱠᱷᱟᱸᱡᱚ ᱠᱮᱫᱟ ᱱᱚᱣᱟ ᱯᱮᱸᱭᱟᱡᱽ ᱵᱚᱱ ᱜᱮᱫ ᱟᱠᱟᱫᱟ ᱚᱱᱟ ᱵᱚᱱ ᱠᱷᱟᱸᱡᱚ ᱠᱮᱫᱟ ᱱᱚᱣᱟ ᱠᱚ ᱠᱷᱟᱸᱡᱚ ᱵᱟᱲᱟ ᱠᱟᱛᱮ ᱱᱟᱥᱮᱱᱟᱜ ᱵᱚᱱ ᱜᱷᱟᱱᱴᱟ ᱧᱚᱜ ᱞᱮᱜᱮ ᱯᱮᱸᱭᱟᱡᱽ ᱫᱚ ᱯᱷᱩᱞ ᱟᱸᱪ ᱨᱮᱜᱮ ᱵᱚᱱ ᱵᱷᱟᱡᱟᱭᱮᱫᱟ᱾ ᱱᱤᱛᱚᱜ ᱜᱮ ᱦᱚᱸᱜᱼᱚᱭ ᱱᱚᱣᱟ ᱢᱟᱹᱨᱤᱪ ᱵᱚᱱ ᱮᱢᱟᱜ ᱠᱟᱱᱟ᱾ ᱟᱫᱟ ᱠᱩᱪᱤ ᱦᱚᱸ ᱱᱤᱛ ᱜᱮ ᱵᱚᱱ ᱠᱷᱟᱸᱡᱚ ᱠᱟᱫᱟ᱾ ᱚᱸᱰᱟᱜ ᱦᱟᱛᱟᱲᱟ ᱵᱚᱱ ᱯᱮᱸᱭᱟᱡᱽ ᱟᱹᱣᱨᱤ ᱞᱟᱹᱵᱤᱫᱚᱜ ᱫᱷᱟᱹᱵᱤᱡ᱾ ᱯᱮᱭᱟᱸᱡᱽ ᱫᱚ ᱱᱟᱥᱮᱱᱟᱜ ᱞᱟᱢᱵᱟ ᱧᱚᱜ ᱟᱠᱟᱱ ᱛᱟᱵᱚᱱᱟ᱾ ᱱᱤᱛᱚᱜ ᱜᱮ ᱱᱚᱣᱟ ᱵᱮᱞᱟᱛᱤ ᱵᱚᱱ ᱜᱮᱫ ᱟᱠᱟᱫ ᱚᱱᱟ ᱵᱚᱱ ᱠᱷᱟᱸᱡᱚᱭᱮᱫᱟ᱾ ᱵᱮᱞᱟᱛᱤ ᱠᱷᱟᱸᱡᱚ ᱠᱟᱛᱮ ᱦᱚᱸᱰᱟᱜ ᱧᱚᱜ ᱮᱫᱟ ᱵᱚᱱ᱾ ᱢᱤᱫ ᱜᱷᱟᱹᱲᱤ ᱯᱚᱨᱮ ᱵᱩᱞᱩᱝ ᱵᱚᱱ ᱞᱟᱜᱟᱣᱟᱜ ᱠᱟᱱᱟ ᱥᱚᱵᱽᱡᱤ ᱠᱚᱨᱮ ᱦᱚᱸ ᱵᱩᱞᱩᱝ ᱫᱚ ᱵᱟᱵᱚᱱ ᱞᱟᱜᱟᱣ ᱟᱠᱟᱫᱟ ᱱᱚᱣᱟ ᱵᱩᱞᱩᱝ ᱛᱮᱜᱮ ᱮᱰᱡᱟᱥᱴᱚᱜᱼᱟ ᱵᱩᱞᱩᱝ ᱞᱟᱜᱟᱣ ᱠᱟᱛᱮ ᱱᱚᱝᱠᱟ ᱵᱚᱱ ᱜᱷᱟᱱᱴᱟ ᱢᱮᱥᱟᱭᱮᱫᱟ ᱮᱸᱰᱮᱠᱷᱟᱱ ᱵᱮᱞᱟᱛᱤ ᱟᱨ ᱯᱮᱸᱭᱟᱡᱽ ᱠᱚᱫᱚ ᱞᱟᱹᱵᱤᱫ ᱦᱚᱫᱚᱜᱼᱟ ᱱᱤᱛᱚᱜ ᱜᱮ ᱛᱷᱚᱲᱟ ᱜᱩᱸᱰᱟᱹ ᱥᱟᱥᱟᱝ ᱵᱚᱱ ᱮᱢᱟᱜ ᱠᱟᱱᱟ ᱠᱟᱞᱟᱨ ᱞᱟᱹᱜᱤᱫ ᱜᱩᱸᱰᱟᱹ ᱥᱟᱥᱟᱝ ᱮᱢ ᱠᱟᱛᱮ ᱱᱚᱝᱠᱟ ᱵᱚᱱ ᱜᱷᱟᱱᱴᱟᱭᱮᱫᱟ ᱯᱮᱸᱭᱟᱡᱽ ᱟᱨ ᱵᱤᱞᱟᱹᱛᱤ ᱫᱚ ᱞᱟᱢᱵᱟᱣ ᱧᱚᱜ ᱟᱠᱟᱱᱟ ᱱᱤᱛᱚᱜ ᱜᱮ ᱱᱚᱣᱟ ᱥᱩᱡᱤ ᱵᱚᱱ ᱠᱷᱟᱸᱡᱚᱭᱟ ᱥᱩᱡᱤ ᱠᱷᱟᱸᱡᱚ ᱠᱟᱛᱮ ᱱᱚᱝᱠᱟ ᱵᱚᱱ ᱜᱷᱟᱱᱴᱟ ᱧᱚᱜᱟ ᱟᱭᱢᱟ ᱜᱷᱟᱹᱲᱤᱡ ᱵᱚᱱ ᱠᱚᱥᱟᱣ ᱧᱚᱜᱟ ᱱᱚᱣᱟ ᱛᱷᱚᱲᱟ ᱵᱚᱱ ᱵᱷᱟᱡᱟ ᱧᱚᱜᱟ ᱥᱟᱥᱟᱝ ᱵᱚᱱ ᱞᱟᱜᱟᱣ ᱟᱠᱟᱫ ᱛᱮ ᱠᱟᱞᱟᱨ ᱦᱚᱸ ᱥᱟᱥᱟᱝ ᱮᱱᱟ ᱟᱨ ᱛᱷᱚᱲᱟ ᱧᱮᱞ ᱛᱮᱦᱚᱸ ᱢᱚᱡᱽ ᱜᱮ ᱧᱮᱞᱚᱜᱼᱟ ᱜᱳᱞᱰᱮᱱ ᱴᱟᱭᱤᱯ ᱥᱩᱡᱤ ᱫᱚ ᱟᱭᱢᱟ ᱜᱷᱟᱹᱲᱤᱡ ᱵᱚᱱ ᱠᱚᱥᱟᱣ ᱧᱚᱜ ᱠᱮᱫᱟ ᱵᱷᱟᱡᱟ ᱧᱚᱜ ᱠᱮᱫᱟ ᱵᱚᱱ ᱦᱩᱭ ᱠᱟᱱᱟ ᱱᱤᱛᱚᱜ ᱫᱚ ᱫᱟᱜ ᱵᱚᱱ ᱫᱩᱞᱟᱜᱼᱟ ᱛᱷᱚᱲᱟ ᱜᱟᱱ ᱮᱠᱫᱚᱢ ᱠᱚᱢ ᱢᱟᱪᱷᱟ ᱵᱚᱱ ᱫᱩᱞᱟᱜᱼᱟ ᱡᱮᱱᱚ ᱞᱮᱴᱮ ᱫᱚ ᱟᱞᱚ ᱞᱮᱴᱮᱜ ᱢᱟ ᱫᱟᱜ ᱠᱚ ᱫᱩᱞ ᱵᱟᱲᱟ ᱠᱟᱛᱮ ᱠᱤ ᱪᱷᱤᱢᱠᱟᱹ ᱵᱟᱲᱟ ᱠᱟᱛᱮ ᱢᱤᱫᱴᱟᱝ ᱛᱷᱟᱹᱨᱤ ᱛᱮᱵᱚᱱ ᱯᱚᱴᱚᱢ ᱦᱟᱛᱟᱲ ᱠᱟᱜ ᱠᱟᱱᱟ ᱟᱸᱪ ᱫᱚ ᱮᱠᱫᱚᱢ ᱵᱚᱱ ᱠᱚᱢ ᱠᱟᱜᱼᱟ ᱢᱚᱡᱽ ᱛᱮ ᱥᱤᱫᱽᱫᱷᱚ ᱦᱚᱪᱚᱣᱟᱜᱼᱟ ᱚᱱᱟ ᱥᱩᱡᱤ ᱫᱚ ᱰᱷᱟᱠᱱᱟ ᱚᱴᱟᱜ ᱠᱟᱛᱮ ᱱᱚᱝᱠᱟ ᱵᱚᱱ ᱜᱷᱟᱱᱴᱟ ᱧᱚᱜ ᱠᱮᱫᱟ ᱱᱤᱛᱚᱜ ᱜᱮ ᱱᱚᱣᱟ ᱥᱚᱵᱽᱡᱤ ᱵᱚᱱ ᱢᱮᱥᱟᱣᱟᱜᱼᱟ ᱵᱟᱫᱟᱢ ᱦᱚᱸ ᱱᱤᱛᱚᱜ ᱜᱮᱵᱚᱱ ᱮᱢ ᱠᱮᱫᱟ ᱟᱸᱪ ᱫᱚᱵᱚᱱ ᱠᱚᱢ ᱟᱠᱟᱫᱟ ᱟᱨ ᱵᱟᱫᱟᱢ ᱟᱨ ᱥᱚᱵᱽᱡᱤ ᱮᱢ ᱠᱟᱛᱮ ᱱᱚᱝᱠᱟ ᱵᱚᱱ ᱜᱷᱟᱱᱴᱟ ᱢᱮᱥᱟᱞ ᱞᱮᱜᱮ ᱡᱷᱟᱞ ᱥᱩᱡᱤ ᱫᱚᱵᱚᱱ ᱤᱥᱤᱱ ᱥᱟᱹᱛ ᱠᱮᱫᱟ ᱱᱤᱛᱚᱜ ᱫᱚᱵᱚᱱ ᱟᱬᱜᱚ ᱠᱟᱜᱼᱟ ᱟᱨ ᱜᱮᱥ ᱵᱚᱱ ᱵᱚᱱᱫᱚ ᱠᱟᱜᱼᱟ ᱡᱷᱟᱞ ᱥᱩᱡᱤ ᱫᱚ ᱡᱚᱢ ᱞᱟᱹᱜᱤᱫ ᱱᱚᱣᱟ ᱯᱞᱮᱴ ᱨᱮᱵᱚᱱ ᱞᱩᱭᱮᱫᱟ ᱡᱚᱢ ᱞᱟᱹᱜᱤᱫ ᱱᱚᱣᱟ ᱯᱞᱮᱴ ᱨᱮᱵᱚᱱ ᱞᱩ ᱠᱮᱫᱟ᱾ ᱡᱚᱢ ᱞᱟᱹᱜᱤᱫ ᱨᱮᱰᱤᱭᱮᱱ ᱛᱟᱵᱚᱱᱟ᱾ ᱱᱚᱣᱟ ᱵᱷᱤᱰᱤᱭᱳ ᱡᱩᱫᱤ ᱯᱮ ᱠᱩᱥᱤ ᱟᱠᱟᱣᱫᱟ ᱞᱟᱭᱤᱠ, ᱥᱮᱭᱟᱨ, ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ᱾ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ᱾